ᱵᱟᱹᱨᱤᱭᱟᱹᱞ ᱥᱟᱱᱛᱟᱲᱤ ᱮᱡᱩᱠᱮᱥᱚᱱ ᱨᱮ ᱥᱟᱹᱜᱩᱱ ᱫᱟᱨᱟᱢ ᱛᱮᱦᱮᱧ ᱟᱵᱚ ᱯᱟᱲᱦᱟᱣ ᱟᱵᱚ ᱚᱞ ᱪᱤᱠᱤ ᱨᱮᱭᱟᱜ ᱦᱟᱹᱴᱤᱧ ᱚᱞ ᱪᱤᱠᱤ ᱫᱚ ᱵᱟᱨ ᱦᱟᱹᱴᱤᱧ ᱨᱮ ᱦᱟᱹᱴᱤᱧ ᱟᱠᱟᱱᱟ ᱢᱤᱫ ᱫᱚ ᱦᱩᱭᱩᱜ ᱠᱟᱱᱟ ᱨᱟᱦᱟ ᱟᱲᱟᱝ ᱟᱨ ᱢᱤᱫ ᱫᱚ ᱦᱩᱭᱩᱜ ᱠᱟᱱᱟ ᱥᱮᱪᱮᱫ ᱟᱲᱟᱝ ᱨᱟᱦᱟ ᱟᱲᱟᱝ ᱫᱚ ᱚᱠᱟ ᱠᱚ ᱢᱮᱛᱟᱜ ᱠᱟᱱᱟ ᱳ ᱟ ᱤ ᱩ ᱮ ᱚ ᱱᱩᱠᱩ ᱫᱚ ᱨᱟᱦᱟ ᱟᱲᱟᱝ ᱵᱚᱱ ᱢᱮᱛᱟ ᱠᱚ ᱠᱟᱱᱟ ᱡᱟᱦᱟᱸᱭ ᱡᱟᱦᱟᱸ ᱱᱩᱠᱩ ᱫᱚ ᱦᱟᱸᱜ ᱵᱷᱟᱭᱚᱞ ᱵᱚᱱ ᱢᱮᱛᱟ ᱠᱚᱣᱟ ᱥᱚᱨᱚᱵᱚᱨᱱᱚ ᱟᱨ ᱠᱮᱪᱮᱫ ᱟᱲᱟᱝ ᱠᱮᱪᱮᱫ ᱟᱲᱟᱝ ᱫᱚ ᱠᱚᱱᱥᱚᱱᱮᱱᱴ ᱡᱟᱦᱟᱸᱭ ᱠᱚᱱᱥᱚᱱᱮᱱᱴ ᱩᱱᱠᱩ ᱫᱚ ᱠᱚ ᱦᱩᱭᱩᱜ ᱠᱟᱱᱟ ᱱᱩᱠᱩ ᱠᱮᱪᱮᱫ ᱟᱲᱟᱝ ᱠᱮᱪᱮᱫ ᱟᱲᱟᱝ ᱦᱟᱸᱜ ᱟᱨᱦᱚᱸ ᱯᱩᱱ ᱴᱷᱮᱱ ᱠᱚ ᱦᱟᱹᱴᱤᱧᱚᱜ ᱠᱟᱱᱟ ᱯᱩᱱ ᱴᱷᱮᱱ ᱢᱤᱫ ᱨᱮ ᱦᱩᱭᱩᱜ ᱠᱟᱱᱟ ᱯᱟᱨᱦᱟᱣ ᱠᱮᱪᱮᱫ ᱟᱲᱟᱝ ᱚᱞ ᱩᱱᱠᱩ ᱯᱟᱨᱦᱟᱣ ᱠᱮᱪᱮᱫ ᱟᱲᱟᱝ ᱚᱞ ᱫᱚ ᱚᱠᱚᱭ ᱠᱚ ᱢᱮᱛᱟ ᱠᱚ ᱠᱟᱱᱟ ᱚᱛ ᱟᱠ ᱤᱥ ᱤ ᱮᱯᱷ ᱟᱨ ᱩᱫ ᱱᱚᱣᱟ ᱫᱚ ᱯᱟᱲᱦᱟᱣ ᱠᱮᱪᱮᱫ ᱟᱲᱟᱝ ᱚᱞ ᱠᱟᱱᱟ ᱠᱚ ᱮᱨᱯᱚᱨᱮ ᱛᱟᱹᱯᱩᱜ ᱠᱮᱪᱮᱫ ᱟᱲᱟᱝ ᱚᱞ ᱵᱟᱨ ᱨᱮ ᱛᱟᱹᱯᱩᱜ ᱠᱮᱪᱮᱫ ᱟᱲᱟᱝ ᱚᱞ ᱩᱱᱠᱩ ᱦᱩᱭᱩᱜ ᱠᱟᱱᱟ ᱚ ᱟᱡ ᱤ ᱩᱫ ᱩᱵ ᱤᱭᱟᱹ ᱮᱰ ᱟᱨ ᱩᱵ ᱱᱩᱠᱩ ᱫᱚᱠᱚ ᱦᱩᱭᱩᱜ ᱠᱟᱱᱟ ᱛᱟᱹᱯᱩᱜ ᱠᱟᱛᱮᱫ ᱟᱲᱟᱜ ᱤᱱᱟᱹ ᱯᱚᱨᱮ ᱨᱟᱝ ᱟᱲᱟᱝ ᱚᱞ ᱯᱮ ᱨᱮ ᱩᱱᱠᱩ ᱫᱚᱠᱚ ᱚᱝ ᱟᱢ ᱤᱧ ᱩᱱ ᱮᱱ ᱟᱨ ᱩᱱ ᱱᱩᱠᱩ ᱫᱚ ᱨᱟᱲᱟᱝ ᱠᱮᱪᱮᱫ ᱟᱲᱟᱝ ᱚᱞ ᱠᱟᱱᱟ ᱠᱚ ᱤᱱᱟᱹ ᱛᱟᱭᱚᱢ ᱯᱩᱱ ᱨᱮ ᱦᱩᱭᱩᱜ ᱠᱟᱱᱟ ᱡᱮᱛᱞᱮᱫ ᱠᱮᱪᱮᱫ ᱟᱲᱟᱝ ᱚᱞ ᱚᱞ ᱚᱞ ᱟᱹᱣ ᱤᱨ ᱩᱭ ᱮᱲ ᱟᱨ ᱩᱦ ᱱᱩᱠᱩ ᱫᱚᱠᱚ ᱦᱩᱭᱩᱜ ᱠᱟᱱᱟ ᱡᱮᱛᱞᱮᱫ ᱡᱮᱛᱞᱮᱫ ᱠᱮᱪᱮᱫ ᱟᱲᱟᱝ ᱚᱞ ᱟᱨ ᱛᱟᱹᱯᱩᱜ ᱠᱮᱪᱮᱫ ᱟᱲᱟᱝ ᱚᱞ ᱫᱚ ᱱᱚᱰᱮ ᱠᱷᱚᱱ ᱫᱚ ᱯᱟᱲᱦᱟᱜ ᱦᱚᱪᱚᱭᱟ ᱡᱟᱦᱟᱸ ᱡᱮᱢᱚᱱ ᱟᱡ ᱮ ᱚᱜ ᱟᱡ ᱩᱫ ᱟᱨ ᱩ ᱡᱟᱹᱥᱛᱤ ᱫᱚ ᱱᱩᱠᱩ ᱠᱚᱨᱮ ᱜᱮ ᱡᱟᱯᱟᱜᱚᱜᱼᱟ ᱡᱟᱦᱟᱸᱭ ᱚᱸᱰᱮ ᱱᱩᱠᱩ ᱠᱚ ᱯᱟᱲᱦᱟᱣ ᱦᱚᱪᱚᱭᱟ ᱚᱠᱟ ᱞᱮᱠᱟ ᱛᱮᱠᱚ ᱯᱟᱲᱦᱟᱣ ᱦᱚᱪᱚᱭᱟ ᱯᱟᱲᱦᱟᱣ ᱠᱟᱛᱮᱫ ᱟᱲᱟᱝ ᱚᱞ ᱪᱮᱫ ᱞᱮᱠᱟᱨᱮ ᱦᱩᱭᱩᱜ ᱠᱟᱱᱟ ᱡᱮᱢᱚᱱ ᱚᱜ ᱚᱜ ᱨᱮ ᱚᱦᱚᱫ ᱚᱜᱽᱨᱮ ᱚᱦᱚᱫᱟᱜ ᱠᱷᱟᱱ ᱩᱱᱤ ᱫᱚᱭ ᱯᱟᱨᱦᱟᱲᱚᱜᱼᱟ ᱚᱜᱽᱨᱮ ᱟᱡ ᱟᱡ ᱨᱮ ᱩᱫ ᱨᱮ ᱟᱨ ᱩᱵ ᱮᱢᱟᱱ ᱩᱵ ᱨᱮ ᱱᱩᱠᱩ ᱨᱮᱫᱚ ᱡᱟᱹᱥᱛᱤ ᱞᱟᱜᱟᱜᱼᱟ ᱢᱟᱱᱮ ᱯᱟᱨᱦᱟᱲᱚᱜᱼᱟ ᱠᱚ ᱱᱩᱠᱩ ᱫᱚ ᱪᱮᱫ ᱞᱮᱠᱟ ᱨᱮᱠᱚ ᱯᱟᱨᱦᱟᱲᱚᱜ ᱯᱟᱨᱦᱟᱲᱚᱜ ᱠᱟᱱᱟ ᱡᱮ ᱪᱮᱫ ᱞᱮᱠᱟ ᱨᱮᱠᱚ ᱯᱟᱨᱦᱟᱲᱚᱜ ᱠᱟᱱᱟ ᱩᱱᱠᱩ ᱫᱚ ᱚᱦᱚᱫ ᱞᱟᱜᱟᱣ ᱠᱟᱛᱮ ᱚᱱᱟᱛᱮ ᱚᱱᱟ ᱛᱟᱹᱯᱩᱜ ᱠᱮᱪᱮᱫ ᱟᱲᱟᱝ ᱚᱞ ᱠᱷᱚᱱ ᱜᱮ ᱚᱸᱰᱮ ᱠᱷᱚᱱ ᱜᱮ ᱯᱟᱨᱦᱟᱲᱚᱜᱼᱟ ᱱᱤᱛᱚᱜ ᱵᱚᱱ ᱯᱟᱲᱦᱟᱜ ᱴᱩᱰᱟᱹᱜ ᱪᱤᱠᱤ ᱴᱩᱰᱟᱹᱜ ᱪᱤᱠᱤ ᱢᱩ ᱴᱩᱰᱟᱹᱜ ᱢᱩ ᱴᱩᱰᱟᱹᱜ ᱫᱚ ᱠᱟᱱ ᱢᱩ ᱴᱩᱰᱟᱹᱜ ᱫᱚ ᱢᱩ ᱴᱩᱰᱟᱹᱜ ᱫᱚ ᱨᱟᱦᱟ ᱟᱲᱟᱝ ᱠᱚᱨᱮ ᱡᱟᱯᱟᱜᱚᱜᱼᱟ ᱢᱩ ᱴᱩᱰᱟᱹᱜ ᱫᱚ ᱨᱟᱦᱟ ᱟᱲᱟᱝ ᱠᱚᱨᱮ ᱡᱟᱯᱟᱜᱚᱜᱼᱟ ᱟᱨ ᱨᱟᱦᱟ ᱟᱲᱟᱝ ᱠᱚ ᱢᱩ ᱛᱮ ᱟᱲᱟᱝ ᱚᱪᱚᱭᱟ ᱨᱟᱦᱟ ᱟᱲᱟᱝ ᱠᱚ ᱢᱩ ᱛᱮ ᱟᱲᱟᱝ ᱚᱪᱚᱭᱟ ᱡᱮᱢᱚᱱ ᱡᱮᱢᱚᱱ ᱚᱱᱠᱟᱱᱟᱜ ᱵᱚᱱ ᱢᱮᱛᱟᱜ ᱠᱟᱱᱟ ᱢᱩ ᱧᱩ ᱵᱷᱟᱭ ᱱᱚᱸᱰᱮ ᱢᱮᱨᱚᱢ ᱦᱟᱸᱥ ᱦᱟᱸᱥ ᱦᱟᱸᱥᱫᱟ ᱮᱢᱟᱱ ᱟᱹᱰᱤ ᱞᱮᱠᱟᱱ ᱢᱮᱱᱟᱜᱼᱟ ᱡᱮ ᱚᱱᱟ ᱫᱚ ᱜᱟᱹᱦᱞᱟᱹᱜᱼᱟ ᱚᱱᱟᱛᱮ ᱤᱭᱟᱹ ᱚᱱᱟᱛᱮ ᱢᱩᱸ ᱢᱩᱸ ᱴᱩᱰᱟᱹᱜ ᱫᱚ ᱚᱱᱟᱛᱮ ᱞᱟᱹᱠᱛᱤ ᱠᱟᱱᱟ ᱤᱱᱟᱹ ᱛᱟᱭᱚᱢ ᱜᱟᱹᱦᱞᱟᱹ ᱜᱟᱹᱦᱞᱟᱹ ᱫᱚ ᱚᱠᱟ ᱠᱟᱱᱟ ᱜᱟᱹᱦᱞᱟᱹ ᱦᱚᱸ ᱨᱟᱦᱟ ᱟᱲᱟᱝ ᱠᱚᱨᱮ ᱡᱟᱯᱟᱜᱚᱜᱼᱟ ᱜᱟᱹᱦᱞᱟᱹ ᱦᱚᱸ ᱨᱟᱦᱟ ᱟᱲᱟᱝ ᱠᱚᱨᱮ ᱜᱮ ᱡᱟᱯᱟᱜᱚᱜᱼᱟ ᱚᱱᱟ ᱫᱚ ᱪᱮᱫ ᱞᱟᱹᱜᱤᱫ ᱡᱟᱯᱟᱜᱚᱜᱼᱟ ᱚᱱᱟ ᱨᱟᱦᱟ ᱟᱲᱟᱝ ᱠᱚᱭ ᱜᱟᱹᱦᱞᱟᱹ ᱚᱪᱚᱭᱟ ᱨᱟᱦᱟ ᱟᱲᱟᱝ ᱠᱚᱭ ᱜᱟᱹᱦᱞᱟᱹ ᱚᱪᱚᱭ ᱠᱷᱟᱹᱛᱤᱨ ᱛᱮ ᱚᱱᱟ ᱜᱟᱹᱦᱞᱟᱹ ᱟᱲᱟᱝ ᱫᱚ ᱞᱟᱹᱠᱛᱤᱜᱼᱟ ᱚᱱᱠᱟ ᱟᱹᱲᱟᱹ ᱫᱚ ᱡᱮᱢᱚᱱ ᱦᱩᱭᱩᱜ ᱠᱟᱱᱟ ᱜᱟᱹᱭ ᱯᱟᱹᱲ ᱠᱟᱹᱢᱤ ᱛᱟᱹᱨᱩᱵ ᱮᱢᱟᱱ ᱟᱹᱰᱤ ᱞᱮᱠᱟᱱ ᱟᱹᱲᱟᱹ ᱢᱮᱱᱟᱜᱼᱟ ᱚᱱᱟ ᱠᱚ ᱜᱟᱹᱦᱞᱟᱹ ᱚᱪᱚᱭᱟ ᱚᱱᱟ ᱠᱷᱟᱹᱛᱤᱨ ᱛᱮ ᱜᱟᱹᱦᱞᱟᱹ ᱨᱮᱭᱟᱜ ᱞᱟᱹᱠᱛᱤ ᱫᱚ ᱢᱮᱱᱟᱜᱼᱟ

ᱢᱩᱜᱟᱹ ᱦᱟᱹᱞᱟᱹ ᱢᱤᱫ ᱫᱷᱟᱣ ᱛᱮ ᱟᱲᱟᱝ ᱟᱹᱪᱩᱨ ᱡᱮᱢᱚᱱ ᱢᱟᱹᱨᱰᱤ ᱢᱟᱹᱨᱰᱤ ᱢᱟᱹᱰᱤ ᱰᱟᱹᱱᱟᱹᱴ ᱮᱢᱟᱱ ᱟᱹᱰᱤ ᱞᱮᱠᱟᱱ ᱟᱹᱲᱟᱹ ᱢᱮᱱᱟᱜᱼᱟ ᱟᱪᱪᱷᱟ ᱚᱱᱠᱟᱜᱮ ᱨᱮᱞᱟ ᱨᱮᱞᱟ ᱱᱚᱣᱟ ᱫᱚ ᱨᱟᱦᱟ ᱟᱲᱟᱝ ᱠᱚ ᱠᱚᱨᱮ ᱡᱟᱯᱟᱜᱚᱜᱼᱟ ᱨᱮᱞᱟ ᱦᱚᱸ ᱡᱚᱛᱚ ᱜᱮ ᱱᱟᱦᱟᱜ ᱨᱟᱦᱟ ᱟᱲᱟᱝ ᱠᱚᱨᱮ ᱜᱮ ᱡᱟᱯᱟᱜᱚᱜᱼᱟ ᱡᱟᱯᱟᱜ ᱡᱩᱫᱤ ᱫᱚ ᱱᱚᱣᱟ ᱨᱟᱦᱟ ᱟᱲᱟᱝ ᱠᱚᱨᱮ ᱡᱟᱯᱟᱜᱚᱜᱼᱟ ᱟᱨ ᱨᱟᱦᱟ ᱠᱚᱭ ᱨᱮᱞᱟᱣ ᱚᱪᱚᱭᱟ ᱨᱟᱦᱟ ᱠᱚᱭ ᱨᱮᱞᱟᱣ ᱚᱪᱚᱭᱟ ᱡᱮᱢᱚᱱ ᱢᱮ ᱢᱮ ᱨᱮ ᱨᱮ ᱛᱟᱦᱟ ᱨᱮ ᱛᱟᱦᱟ ᱚᱱᱮ ᱚᱱᱠᱟᱱᱟᱜ ᱟᱹᱰᱤ ᱞᱮᱠᱟᱱ ᱢᱮᱱᱟᱜᱼᱟ ᱛᱚ ᱯᱷᱟᱨᱠᱟ ᱵᱚᱱ ᱧᱮᱞᱟ ᱯᱷᱟᱨᱠᱟ ᱫᱚ ᱡᱟᱦᱟᱸ ᱚᱞ ᱠᱚᱨᱮ ᱚᱞ ᱠᱚ ᱛᱟᱞᱟ ᱨᱮᱜᱮ ᱞᱟᱜᱟᱛᱚᱜᱼᱟ ᱡᱟᱦᱟᱸ ᱚᱞ ᱠᱚ ᱛᱟᱞᱟ ᱨᱮᱜᱮ ᱞᱟᱜᱟᱛᱚᱜᱼᱟ ᱱᱚᱣᱟ ᱛᱮ ᱚᱞ ᱨᱮᱱᱟᱜ ᱟᱲᱟᱝ ᱠᱚᱭ ᱯᱷᱟᱨᱟᱠ ᱚᱪᱚᱭᱟ ᱚᱞ ᱨᱮᱱᱟᱜ ᱟᱲᱟᱝ ᱠᱚᱭ ᱯᱷᱟᱨᱟᱠ ᱚᱪᱚᱭᱟ ᱯᱷᱟᱨᱠᱟ ᱛᱮᱫᱚ ᱡᱮᱢᱚᱱ ᱜᱟᱱᱚᱜᱼᱟ ᱜᱟᱱᱚᱜᱼᱟ ᱞᱟᱜᱟᱛᱚᱜᱼᱟ ᱛᱚᱜᱼᱟ ᱱᱚᱜᱼᱚ ᱱᱚᱝᱠᱟ ᱟᱹᱰᱤ ᱞᱮᱠᱟᱱ ᱟᱹᱲᱟᱹ ᱢᱮᱱᱟᱜᱼᱟ ᱟᱨ ᱚᱦᱚᱫ ᱫᱚ ᱚᱱᱟ ᱢᱟᱲᱟᱝ ᱨᱮ ᱟᱹᱰᱤ ᱠᱤᱱ ᱞᱟᱹᱭ ᱠᱟᱜ ᱯᱮ ᱛᱟᱹᱯᱩᱜ ᱠᱮᱪᱮᱫ ᱟᱲᱟᱝ ᱠᱚᱭ ᱯᱟᱨᱦᱟᱲ ᱚᱪᱚᱭ ᱞᱟᱹᱜᱤᱫ ᱛᱮ ᱚᱦᱚᱫ ᱦᱟᱸᱜ ᱞᱟᱜᱟᱛᱚᱜ ᱠᱟᱱᱟ ᱡᱮᱢᱚᱱ ᱚ ᱨᱮ ᱚᱦᱚᱫ ᱟᱡ ᱨᱮ ᱚᱦᱚᱫ ᱚᱜ ᱨᱮ ᱚᱦᱚᱫ ᱟᱡ ᱨᱮ ᱚᱦᱚᱫ ᱵᱚᱞᱮ ᱩᱵ ᱵᱮᱞᱮ ᱩᱫ ᱨᱮ ᱱᱚᱣᱟ ᱠᱚᱨᱮ ᱞᱟᱜᱟᱛᱚᱜᱼᱟ ᱛᱚ ᱚᱱᱟ ᱡᱮᱢᱚᱱ ᱫᱟᱜᱽ ᱡᱮᱢᱚᱱ ᱢᱤᱫᱴᱟᱝ ᱦᱩᱭᱩᱜ ᱠᱟᱱᱟ ᱫᱟᱜᱽ ᱚᱱᱟᱨᱮ ᱡᱩᱫᱤ ᱚᱦᱚᱫ ᱵᱟᱝ ᱞᱟᱜᱟᱜᱼᱟ ᱮᱱᱠᱷᱟᱱ ᱫᱚ ᱚᱱᱟ ᱫᱚ ᱫᱟᱜ ᱦᱩᱭᱩᱜᱼᱟ ᱫᱟᱜ ᱫᱟᱜ ᱚᱦᱚ ᱫᱟᱜ ᱠᱷᱟᱱ ᱚᱱᱟ ᱫᱚ ᱦᱩᱭᱱᱟ ᱫᱟᱜ ᱚᱱᱠᱟᱜᱮ ᱜᱚᱨᱚᱡᱽ ᱟᱡ ᱨᱮ ᱚᱦᱚᱫ ᱞᱟᱜᱟᱣ ᱠᱟᱱᱟ ᱟᱢᱵᱽᱲᱟ ᱟᱢᱵᱽᱲᱟ ᱩᱵ ᱨᱮ ᱞᱟᱜᱟᱣ ᱟᱠᱟᱱᱟ ᱵᱟᱫᱽᱲᱟ ᱩᱫ ᱩᱫ ᱨᱮ ᱞᱟᱜᱟᱣ ᱟᱠᱟᱱᱟ ᱦᱮᱸ ᱵᱟᱝᱠᱷᱟᱱ ᱵᱟᱫᱽ ᱦᱩᱭᱩᱜᱼᱟ ᱵᱟᱫᱽᱲᱟ ᱮᱢᱟᱱ ᱱᱚᱝᱠᱟ ᱟᱹᱲᱟᱹ ᱢᱮᱱᱟᱜᱼᱟ ᱛᱮᱦᱮᱧ ᱟᱵᱚ ᱵᱚᱱ ᱧᱮᱞ ᱠᱮᱜᱼᱟ ᱡᱟᱯᱟᱜ ᱪᱤ ᱴᱩᱰᱟᱹᱜ ᱪᱤᱠᱤ ᱪᱮ ᱡᱟᱯᱟᱜ ᱪᱤᱠᱤ ᱨᱮ ᱢᱩ ᱴᱤᱰᱟᱹᱜ ᱜᱟᱹᱦᱞᱟᱹ ᱴᱤᱰᱟᱹᱜ ᱢᱩ ᱢᱩ ᱜᱟᱹᱦᱞᱟᱹ ᱡᱟᱦᱟᱸ ᱢᱤᱫᱛᱮ ᱟᱲᱟᱝᱚᱜ ᱠᱟᱱᱟ ᱚᱱᱟ ᱵᱚᱱ ᱧᱮᱞ ᱠᱟᱜᱼᱟ ᱨᱮᱞᱟ ᱯᱷᱟᱨᱠᱟ ᱚᱦᱚᱫ ᱟᱨ ᱱᱤᱭᱟᱹ ᱛᱟᱭᱚᱢ ᱦᱟᱛᱮ ᱨᱮ ᱩᱦᱟᱹ ᱠᱚᱨᱮᱱᱟᱜ ᱵᱮᱵᱷᱟᱨ ᱵᱚᱱ ᱧᱮᱞᱟ ᱟᱨ ᱟᱹᱲᱟᱹ ᱜᱟᱵᱟᱱ ᱠᱚᱨᱮ ᱦᱚᱸ ᱯᱟᱲᱦᱟᱣᱟ ᱚᱱᱟ ᱠᱚᱫᱚ ᱛᱚᱵᱮ ᱛᱮᱦᱮᱧ ᱫᱚ ᱱᱚᱰᱮ ᱜᱮᱵᱚᱱ ᱢᱩᱪᱟᱹᱫᱟ ᱱᱚᱣᱟ ᱡᱟᱹᱥᱛᱤ ᱠᱷᱚᱱ ᱡᱟᱹᱥᱛᱤ ᱧᱮᱞ ᱛᱟᱵᱚᱱ ᱯᱮ ᱡᱟᱦᱟᱸ ᱪᱮ ᱟᱯᱮᱭᱟᱜ ᱠᱟᱹᱢᱤ ᱨᱮᱜᱮ ᱞᱟᱜᱟᱜᱼᱟ